ᱥᱚᱨᱱᱚ ᱟᱨ ᱠᱩᱞᱟᱹᱭᱟᱜ ᱠᱟᱹᱦᱱᱤ ᱢᱤᱫ ᱵᱤᱨ ᱨᱮ ᱢᱤᱫᱴᱮᱡ ᱠᱩᱞᱟᱹᱭ ᱟᱨ ᱦᱚᱨᱚ ᱠᱤᱱ ᱛᱟᱦᱮᱱ ᱠᱟᱱ ᱛᱟᱦᱮᱱᱟ ᱩᱱᱤ ᱟᱹᱰᱤ ᱜᱷᱟᱢᱟᱱᱰᱤ ᱛᱟᱦᱮᱸ ᱠᱟᱱᱟ ᱡᱮ ᱩᱱᱤ ᱠᱟᱡᱟᱠ ᱮ ᱫᱟᱹᱲ ᱫᱟᱲᱮᱭᱟᱜᱼᱟ ᱢᱮᱱᱛᱮ ᱚᱱᱠᱟ ᱜᱮ ᱢᱤᱫ ᱫᱤᱱ ᱪᱮᱫ ᱦᱚᱨᱚ ᱦᱚᱯᱚᱱ ᱵᱟ ᱤᱧ ᱥᱟᱶ ᱫᱚ ᱫᱟᱹᱲᱮᱢ ᱦᱟᱯᱟᱨᱟᱵᱼᱟ ᱪᱮᱫᱟᱜ ᱵᱟᱝ? ᱟᱞᱟᱝ ᱛᱟᱞᱟ ᱨᱮ ᱚᱠᱚᱭᱮ ᱡᱤᱛᱟᱹᱜᱼᱟ ᱩᱱᱤ ᱢᱟᱨᱟᱝ ᱯᱩᱨᱚᱥᱠᱟᱨᱮ ᱧᱟᱢᱟ᱾ ᱚᱱᱠᱟ ᱜᱮ ᱦᱩᱭᱩᱜ ᱢᱟ᱾ ᱚᱱᱟ ᱫᱩᱫᱟᱹᱲ ᱦᱮᱯᱨᱟᱣ ᱧᱮᱞ ᱞᱟᱹᱜᱤᱫ ᱵᱤᱨ ᱨᱮᱱ ᱡᱚᱛᱚ ᱡᱟᱱᱣᱟᱨ ᱠᱚ ᱦᱮᱡ ᱮᱱᱟ᱾ ᱟᱞᱟᱝ ᱛᱟᱞᱟ ᱨᱮ ᱦᱟᱱᱟ ᱥᱟᱺᱜᱤᱧ ᱵᱩᱨᱩ ᱚᱠᱚᱭᱮ ᱫᱟᱹᱲ ᱛᱤᱭᱟᱹᱜᱟ ᱵᱩᱡᱷᱟᱹᱣ ᱠᱟᱜ ᱢᱮ ᱩᱱᱤᱭ ᱡᱤᱛᱟᱹᱣ ᱮᱱᱟ᱾ ᱴᱷᱤᱠ ᱜᱮᱭᱟ᱾ ᱫᱩᱫᱟᱹᱲ ᱠᱤᱱ ᱮᱦᱚᱵ ᱮᱱᱟ᱾

ᱠᱩᱞᱟᱹᱭ ᱛᱷᱚᱲᱟ ᱡᱤᱞᱤᱧ ᱫᱟᱹᱲ ᱠᱟᱛᱮ ᱛᱟᱭᱚᱢ ᱥᱮᱫ ᱮ ᱠᱚᱭᱚᱜ ᱠᱮᱫᱟ ᱦᱚᱨᱚ ᱚᱠᱟ ᱥᱮᱫ ᱨᱮᱦᱚᱸ ᱵᱟᱝ ᱮ ᱧᱮᱞ ᱧᱟᱢ ᱞᱮᱫᱮᱭᱟ

ᱦᱚᱨᱚ ᱟᱥᱛᱮ ᱟᱥᱛᱮ ᱩᱱᱤ ᱥᱩᱨ ᱮ ᱦᱮᱡ ᱮᱱᱟ ᱟᱨ ᱮ ᱯᱟᱨᱚᱢ ᱪᱟᱞᱟᱣ ᱮᱱᱟ᱾ ᱵᱮᱨᱮᱫ ᱠᱟᱛᱮ ᱩᱱᱤ ᱠᱩᱞᱟᱹᱭ ᱫᱚ ᱟᱠ ᱫᱟᱹᱫᱟᱹᱲᱮ ᱮᱦᱚᱵ ᱜᱚᱫ ᱮᱱᱟ ᱚᱸᱰᱮ ᱥᱮᱱ ᱠᱟᱛᱮ ᱦᱚᱨᱚᱭ ᱧᱮᱞ ᱠᱮᱫᱮᱭᱟ ᱟᱨᱮ ᱢᱮᱱ ᱠᱮᱫᱟ ᱜᱟᱛᱮ ᱟᱢ ᱜᱮᱭᱟᱢ ᱡᱤᱛᱟᱹᱣᱮᱱᱟ ᱱᱚᱣᱟ ᱠᱟᱹᱦᱱᱤ ᱛᱮ ᱟᱵᱚ ᱵᱚ ᱵᱟᱰᱟᱭ ᱫᱟᱲᱮᱭᱟᱜ ᱠᱟᱱᱟ ᱡᱮ ᱜᱟᱢᱟᱱᱰᱤ ᱦᱚᱲ ᱫᱚᱠᱚ ᱠᱟᱹᱴᱤᱡ ᱩᱪᱩᱜᱼᱟ